ᱟᱨ ᱱᱤᱛᱚᱜ ᱫᱚ ᱵᱟᱯᱞᱟ ᱚᱲᱟᱜ ᱨᱮ ᱢᱮᱱᱟᱜ ᱞᱮᱭᱟ ᱟᱨ ᱛᱤᱦᱤᱧ ᱫᱚ ᱵᱟᱹᱦᱩ ᱫᱟᱨᱟᱢ ᱠᱟᱱ ᱛᱟᱞᱮᱭᱟ ᱛᱤᱦᱤᱧ ᱫᱚ ᱵᱟᱹᱦᱩ ᱫᱟᱨᱟᱢ ᱦᱮᱡ ᱥᱮᱴᱮᱨ ᱠᱟᱱ ᱠᱚ ᱦᱚᱞᱟ ᱨᱮ ᱟᱨ ᱛᱤᱦᱤᱧ ᱫᱚ ᱵᱟᱹᱦᱩ ᱨᱮ ᱫᱟᱨᱟᱢ ᱮᱭᱟ ᱟᱨ ᱱᱤᱛᱚᱜ ᱫᱚ ᱱᱟᱥᱛᱟᱜ ᱞᱟᱹᱜᱤᱫ ᱞᱮ ᱥᱟᱯᱲᱟᱣ ᱠᱟᱱᱟ ᱱᱟᱥᱛᱟ ᱞᱮ ᱡᱚᱢ ᱞᱟᱹᱜᱤᱫ ᱞᱮ ᱪᱟᱞᱟᱜ ᱠᱟᱱᱟ ᱴᱷᱤᱠ ᱜᱮᱭᱟ ᱵᱟᱹᱦᱩ ᱫᱟᱨᱟᱢ ᱠᱚ ᱡᱚᱛᱚ ᱯᱨᱳᱜᱨᱟᱢ ᱠᱚ ᱱᱟᱦᱟᱜ ᱞᱮ ᱩᱫᱩᱜ ᱟᱯᱮᱭᱟ ᱢᱟ ᱛᱚᱵᱮ ᱫᱮᱞᱟ ᱞᱟᱦᱟ ᱥᱮᱭᱟᱜ ᱵᱚᱱ ᱧᱮᱞᱟ ᱜᱟᱛᱮ ᱠᱚ ᱢᱟᱰᱣᱟ ᱵᱟᱞᱮ ᱥᱟᱡᱟᱣ ᱠᱟᱫᱟ ᱟᱫᱚ ᱱᱚᱜᱼᱚᱭ ᱱᱤᱛᱚᱜ ᱢᱟᱰᱣᱟ ᱥᱟᱡᱟᱣ ᱦᱩᱭᱩᱜ ᱠᱟᱱᱟ ᱚᱸᱰᱮ ᱩᱞ ᱰᱟᱹᱨ ᱚᱱᱠᱟ ᱛᱮ ᱦᱮᱸ ᱯᱮᱱᱰᱤᱝ ᱜᱮ ᱦᱮᱱᱟᱜ ᱛᱟᱞᱮᱭᱟ ᱟᱫᱚ ᱦᱚᱞᱟ ᱵᱟᱹᱨᱭᱟᱹᱛ ᱠᱷᱚᱡ ᱠᱚ ᱦᱮᱡ ᱠᱟᱱᱟ ᱞᱟᱸᱜᱟ ᱪᱟᱵᱟᱣ ᱠᱟᱱᱟ ᱟᱫᱚ ᱱᱚᱜᱼᱚᱭ ᱥᱟᱡᱟᱣ ᱦᱩᱭᱩᱜ ᱠᱟᱱᱟ ᱵᱚᱞᱮ ᱚᱱᱟ ᱠᱚᱨᱮ ᱱᱤᱛᱚᱜ ᱚᱸᱰᱮ ᱱᱟᱥᱛᱟ ᱞᱟᱹᱜᱤᱫ ᱫᱩᱲᱩᱵᱚᱜ ᱦᱩᱭᱩᱜ ᱠᱟᱱᱟ ᱦᱩᱸ ᱢᱟ ᱜᱚ ᱢᱤᱫ ᱫᱚᱢ ᱡᱚᱦᱟᱨ ᱵᱮᱱ ᱢᱤᱫ ᱫᱚᱢ ᱢᱤᱫ ᱫᱚᱢ ᱡᱚᱦᱟᱨ ᱵᱮᱱ ᱨᱚᱲ ᱵᱮᱱ ᱥᱮ ᱟᱵᱮᱱ ᱫᱚ ᱡᱚᱦᱟᱨ ᱦᱮᱸ ᱜᱟᱛᱮ ᱠᱚ ᱩᱱᱤ ᱯᱮ ᱧᱮᱞ ᱫᱟᱲᱮᱭᱟᱭ ᱠᱟᱱ ᱱᱩᱭ ᱫᱚ ᱠᱤᱢᱤᱱᱤᱧ ᱠᱟᱱᱟᱭ ᱟᱨ ᱱᱚᱜᱼᱚᱭ ᱟᱹᱜᱩᱣᱟᱜ ᱱᱟᱥᱛᱟ ᱠᱚ ᱦᱩᱭᱱᱟ ᱵᱚᱞᱮ ᱱᱚᱜᱼᱚᱭ ᱯᱩᱲᱤ ᱛᱟᱹᱞᱤᱧ ᱟᱨ ᱱᱚᱜᱼᱚᱭ ᱠᱟᱛᱮ ᱱᱚᱣᱟ ᱫᱚ ᱵᱩᱸᱫᱤᱭᱟ ᱟᱱᱮ ᱵᱟᱞᱮᱴᱤᱭᱟ ᱦᱚᱸ ᱱᱚᱜᱼᱚᱭ ᱞᱤᱧ ᱡᱚᱢᱟ ᱴᱷᱤᱠ ᱜᱮ ᱛᱚᱵᱮ ᱡᱚᱢ ᱵᱟᱲᱟ ᱦᱩᱭ ᱞᱮᱱ ᱜᱮ ᱥᱚᱵᱽᱡᱤ ᱩᱨᱤᱭᱟ ᱥᱚᱵᱽᱡᱤ ᱠᱚ ᱟᱹᱜᱩᱞ ᱜᱮ ᱴᱷᱤᱠ ᱜᱮᱭᱟ ᱜᱟᱛᱮ ᱠᱚ ᱧᱮᱞ ᱫᱟᱲᱮ ᱠᱤᱱ ᱯᱮ ᱠᱤᱱ ᱢᱟᱰᱣᱟ ᱠᱤᱱ ᱥᱟᱡᱟᱣ ᱠᱟᱱᱟ ᱦᱚᱸ ᱱᱚᱰᱮ ᱩᱞ ᱰᱟᱹᱨ ᱛᱮ ᱵᱟᱱᱟ ᱦᱚᱲ ᱠᱚᱭᱚᱜ ᱵᱮᱱ ᱮᱱᱛᱮ ᱛᱷᱚᱲᱟ ᱜᱟᱱ ᱢᱟᱰᱣᱟ ᱥᱟᱡᱟᱣ ᱟᱹᱠᱤᱱ ᱵᱚᱭᱟ ᱠᱤᱱ ᱞᱟᱜᱟᱣ ᱠᱟᱱᱟ ᱡᱚᱦᱟᱨ ᱜᱮ ᱜᱟᱛᱮ ᱠᱚ ᱱᱚᱜᱼᱚᱭ ᱧᱮᱞ ᱯᱮ ᱱᱤᱛᱚᱜ ᱫᱚᱞᱮ ᱪᱟᱞᱟᱜ ᱠᱟᱱᱟ ᱵᱟᱹᱦᱩ ᱫᱟᱨᱟᱢ ᱟᱨ ᱦᱚᱭ ᱟᱹᱰᱤ ᱵᱚᱞᱮ ᱥᱟᱯᱲᱟᱣ ᱠᱟᱱᱟ ᱢᱟᱫᱤ ᱦᱟᱭ ᱫᱚᱵᱚᱱ ᱯᱮ ᱢᱚᱱᱰᱟ ᱦᱩᱭ ᱠᱟᱱᱟᱞᱮ ᱜᱟᱛᱮ ᱠᱚ ᱫᱟᱨᱟᱢ ᱫᱟᱜ ᱦᱩᱭᱩᱜ ᱠᱟᱱᱟ ᱵᱟᱹᱦᱩ ᱞᱮ ᱫᱟᱨᱟᱢ ᱫᱤ ᱠᱟᱱᱟ ᱱᱤᱛᱚᱜ ᱫᱚ

ᱵᱷᱚᱡᱽ ᱡᱚᱢ ᱦᱩᱭᱩᱜ ᱠᱟᱱᱟ ᱜᱟᱛᱮ ᱱᱚᱰᱮ ᱠᱚ ᱡᱚᱡᱚᱢ ᱠᱟᱱᱟ ᱵᱟᱵᱟ ᱛᱟᱠᱚ ᱫᱟᱫᱟ ᱛᱟᱠᱚ ᱢᱮᱱᱟᱜ ᱠᱚᱣᱟ